ᱡᱚᱦᱟᱨ ᱤᱧ ᱫᱩᱞᱟᱨᱟᱢ ᱟᱨ ᱛᱮᱦᱮᱧᱟᱜ ᱵᱷᱤᱰᱤᱭᱳ ᱛᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱦᱚᱞᱟ ᱢᱟᱦᱫᱮᱨ ᱡᱟᱦᱟᱸᱧ ᱞᱟᱹᱭ ᱞᱮᱫ ᱵᱷᱤᱰᱤᱭᱳ ᱠᱚᱨᱮ ᱛᱚ ᱟᱵᱚ ᱱᱚᱣᱟ ᱵᱚᱦᱤ ᱡᱟᱦᱟᱸ ᱵᱚᱦᱤ ᱱᱚᱣᱟ ᱢᱮᱱᱟᱜᱼᱟ ᱛᱟᱵᱚᱱ ᱟᱵᱚ ᱱᱚᱰᱮ ᱮᱭᱟᱭ ᱜᱚᱴᱟᱝ ᱵᱚᱦᱤ ᱢᱮᱱᱟᱜᱼᱟ ᱡᱟᱦᱟᱸ ᱠᱤ ᱢᱤᱫᱴᱤᱡ ᱥᱮᱴ ᱠᱟᱱᱟ ᱢᱤᱫᱴᱤᱡ ᱥᱮᱴ ᱨᱮ ᱮᱭᱟᱭ ᱜᱚᱴᱟᱝ ᱵᱚᱦᱤ ᱛᱟᱦᱮᱱ ᱠᱟᱱᱟ ᱛᱚ ᱱᱚᱣᱟ ᱵᱚᱦᱤ ᱵᱚ ᱦᱟᱛᱟᱣ ᱟᱠᱟᱫᱼᱟ ᱛᱚ ᱱᱚᱣᱟ ᱜᱮ ᱤᱧ ᱛᱮᱦᱮᱧᱤᱧ ᱞᱟᱹᱭ ᱞᱟᱹᱜᱤᱫᱚᱜ ᱟᱨ ᱟᱨ ᱠᱤᱪᱷᱩ ᱴᱟᱝ ᱤᱧ ᱞᱟᱹᱭᱟ ᱦᱟᱸᱜ ᱛᱚᱵᱮ ᱱᱚᱣᱟ ᱡᱟᱦᱟᱸ ᱟᱵᱚ ᱮᱭᱟᱭ ᱜᱚᱴᱟᱝ ᱵᱚᱦᱤ ᱢᱮᱱᱟᱜᱼᱟ ᱛᱚ ᱱᱚᱣᱟ ᱤᱧ ᱟᱯᱮ ᱮᱵᱷᱮᱞᱮᱵᱚᱞ ᱟᱯᱮᱭᱟ ᱦᱟᱸᱜ ᱟᱨ ᱱᱚᱣᱟ ᱫᱚ ᱛᱤᱱᱟᱹᱜ ᱛᱤᱧ ᱞᱟᱹᱭ ᱟᱠᱟᱫ ᱯᱮᱭᱟ ᱢᱟᱱᱮ ᱴᱩ ᱦᱟᱱᱰᱨᱮᱰ ᱴᱮᱱ ᱨᱩᱯᱤᱡᱽ ᱡᱟᱦᱟᱸ ᱫᱚ ᱟᱵᱚ ᱵᱚᱱ ᱞᱟᱹᱭᱮᱫᱼᱟ ᱵᱟᱨ ᱥᱟᱭ ᱜᱮᱞ ᱴᱟᱠᱟ ᱛᱚ ᱚᱱᱟ ᱵᱟᱨ ᱥᱟᱭ ᱜᱮᱞ ᱴᱟᱠᱟ ᱛᱮ ᱦᱟᱛᱟᱣ ᱠᱟᱱᱟ ᱛᱚᱵᱮ ᱱᱚᱣᱟ ᱨᱮᱭᱟᱜ ᱯᱤ ᱰᱤ ᱮᱯᱷ ᱱᱟᱦᱟᱜ ᱤᱧᱤᱧ ᱵᱮᱱᱟᱣᱮᱫᱼᱟ ᱛᱚ ᱱᱚᱣᱟ ᱡᱮ ᱯᱤ ᱰᱤ ᱮᱯᱷ ᱵᱮᱱᱟᱜ ᱠᱟᱱᱟ ᱛᱚ ᱟᱹᱰᱤ ᱢᱟᱨᱟᱝ ᱥᱟᱭᱤᱡᱽ ᱟᱹᱰᱤ ᱢᱟᱨᱟᱝ ᱢᱟᱨᱟᱝ ᱜᱮ ᱛᱟᱦᱮᱱ ᱠᱟᱱᱟ ᱡᱮᱢᱤᱛᱤ ᱟᱵᱚ ᱢᱟᱱᱮ ᱥᱚᱛᱩᱨᱤ ᱮᱢ ᱵᱤ ᱯᱟᱠᱷᱟᱯᱟᱠᱷᱤ ᱚᱱᱠᱟ ᱛᱟᱦᱮᱱ ᱠᱟᱱᱟ ᱟᱥᱤ ᱮᱢ ᱵᱤ ᱚᱱᱟ ᱠᱷᱚᱱ ᱟᱨᱦᱚᱸ ᱰᱷᱮᱨᱚᱜ ᱠᱟᱱ ᱜᱮᱭᱟ ᱛᱚᱵᱮ ᱡᱚᱛᱚ ᱵᱚᱦᱤ ᱫᱚ ᱱᱟᱦᱟᱜ ᱢᱤᱫ ᱫᱤᱱ ᱨᱮᱫᱚ ᱵᱟᱹᱧ ᱵᱮᱱᱟᱣᱮᱫ ᱜᱮᱭᱟ ᱪᱮᱫᱟᱜ ᱪᱮ ᱢᱤᱫ ᱫᱤᱱ ᱨᱮ ᱡᱩᱫᱤ ᱩᱱᱟᱹᱜ ᱰᱷᱮᱨ ᱤᱧ ᱵᱮᱱᱟᱣᱟ ᱤᱧ ᱟᱨᱦᱚᱸ ᱵᱷᱤᱰᱭᱳ ᱟᱯᱞᱳᱰ ᱨᱮᱭᱟᱜ ᱛᱤᱧ ᱰᱟᱴᱟ ᱛᱟᱦᱮᱱ ᱫᱚᱨᱠᱟᱨ ᱛᱚ ᱚᱱᱟ ᱤᱫᱤ ᱠᱟᱛᱮᱫ ᱱᱟᱦᱟᱜ ᱡᱚᱛᱚ ᱫᱚ ᱵᱟᱹᱧ ᱵᱮᱱᱟᱣᱮᱫᱼᱟ ᱛᱚ ᱡᱚᱛᱚ ᱫᱤᱱ ᱡᱚᱛᱚ ᱫᱤᱱ ᱢᱤᱢᱤᱫᱴᱤᱡ ᱛᱮ ᱚᱱᱠᱟ ᱱᱟᱦᱟᱜ ᱤᱧ ᱵᱮᱱᱟᱣ ᱡᱟᱣᱨᱟᱭ ᱜᱮᱭᱟ ᱛᱚᱵᱮ ᱱᱚᱣᱟ ᱡᱟᱦᱟᱸ ᱛᱟᱵᱚᱱ ᱱᱟᱦᱟᱜ ᱮᱵᱷᱮᱞᱮᱵᱚᱞ ᱟᱯᱮᱭᱟᱜ ᱱᱚᱣᱟ ᱵᱚᱦᱤ ᱛᱚ ᱱᱚᱣᱟ ᱫᱚ ᱟᱯᱮ ᱱᱚᱣᱟ ᱛᱮᱦᱮᱧᱟᱜ ᱵᱷᱤᱰᱭᱳ ᱨᱮ ᱡᱟᱦᱟᱸ ᱯᱮ ᱧᱮᱞᱮᱫᱼᱟ ᱱᱚᱣᱟ ᱵᱷᱤᱰᱤᱭᱳ ᱨᱮᱭᱟᱜ ᱰᱮᱥᱠᱨᱤᱯᱥᱚᱱ ᱨᱮ ᱱᱟᱦᱟᱜ ᱛᱟᱦᱮᱱᱟ ᱱᱚᱣᱟ ᱨᱮᱭᱟᱜ ᱞᱤᱝᱠ ᱛᱚ ᱚᱱᱟ ᱫᱚ ᱦᱩᱭᱩᱜ ᱠᱟᱱᱟ ᱴᱮᱞᱤᱜᱨᱟᱢ ᱛᱚ ᱦᱳᱣᱟᱴᱥᱮᱯ ᱛᱮᱫᱚ ᱱᱟᱦᱟᱜ ᱵᱟᱹᱧ ᱮᱢ ᱜᱮᱭᱟ ᱪᱤᱠᱟᱹᱛᱮ ᱪᱚ ᱦᱳᱣᱟᱴᱥᱮᱯ ᱫᱚ ᱟᱵᱚ ᱥᱤᱠᱩᱨᱤᱴᱤ ᱫᱨᱤᱥᱴᱤ ᱨᱮ ᱠᱟᱹᱴᱤᱡ ᱟᱵᱚ ᱢᱟᱱᱮ ᱩᱱᱟᱹᱜ ᱵᱟᱭ ᱵᱮᱥᱟ ᱡᱮᱦᱮᱛᱩ ᱦᱳᱣᱟᱴᱥᱮᱯ ᱨᱮᱫᱚ ᱡᱚᱛᱚ ᱦᱚᱲ ᱜᱮᱵᱚ ᱧᱮᱞ ᱫᱟᱲᱮ ᱟᱠᱚᱣᱟ ᱢᱤᱫᱴᱤᱡ ᱜᱨᱩᱯ ᱨᱮ ᱡᱟᱦᱟᱸᱭᱟᱜ ᱱᱚᱢᱵᱚᱨ ᱜᱮᱢ ᱧᱟᱢ ᱫᱟᱲᱮᱭᱟᱜ ᱜᱮᱭᱟ ᱛᱚᱵᱮ ᱚᱱᱟ ᱤᱫᱤ ᱠᱟᱛᱮᱫ ᱱᱟᱦᱟᱜ ᱵᱟᱹᱧ ᱮᱢᱮᱫ ᱜᱮᱭᱟ ᱦᱳᱣᱟᱴᱥᱮᱯ ᱨᱮᱫᱚ ᱵᱟᱹᱧ ᱮᱢ ᱜᱮᱭᱟ ᱱᱟᱦᱟᱜ ᱛᱚ ᱴᱮᱞᱤᱜᱨᱟᱢ ᱨᱤᱧ ᱮᱢᱟ ᱴᱮᱞᱤᱜᱨᱟᱢ ᱨᱮᱫᱚ ᱟᱯᱮ ᱢᱟᱱᱮ ᱤᱧ ᱜᱮ ᱡᱟᱦᱟᱸ ᱚᱱᱟ ᱱᱚᱢᱵᱚᱨ ᱤᱧ ᱧᱟᱢ ᱫᱟᱲᱮᱭᱟᱜᱼᱟ ᱚᱠᱚᱭ ᱠᱚᱯᱮ ᱡᱚᱭᱮᱱᱟ ᱚᱱᱟ ᱴᱮᱞᱤᱜᱨᱟᱢ ᱪᱮᱱᱮᱞ ᱨᱮ ᱵᱟ ᱴᱮᱞᱤᱜᱨᱟᱢ ᱜᱨᱩᱯ ᱨᱮ ᱛᱚ ᱤᱧ ᱜᱮᱧ ᱧᱮᱞ ᱫᱟᱲᱮᱭᱟᱜᱼᱟ ᱚᱱᱟ ᱱᱚᱢᱵᱚᱨ ᱫᱚ ᱟᱯᱮ ᱫᱚ ᱚᱠᱚᱭ ᱦᱚᱸ ᱵᱟᱝ ᱯᱮ ᱧᱮᱞ ᱫᱟᱲᱮᱭᱟᱜ ᱜᱮᱭᱟ ᱛᱚᱵᱮ ᱚᱱᱟ ᱫᱨᱤᱥᱴᱤ ᱨᱮ ᱤᱧ ᱦᱟᱸᱜ ᱚᱱᱟᱧ ᱴᱮᱞᱤᱜᱨᱟᱢ ᱨᱮᱜᱮ ᱦᱟᱸᱜ ᱤᱧ ᱟᱲᱟᱜᱟ ᱦᱳᱣᱟᱴᱥᱮᱯ ᱜᱨᱩᱯ ᱨᱮᱫᱚ ᱦᱟᱸᱜ ᱵᱟᱹᱧ ᱟᱲᱟᱜ ᱜᱮᱭᱟ ᱛᱚᱵᱮ ᱟᱯᱮ ᱚᱱᱟ ᱴᱮᱞᱤᱜᱨᱟᱢ ᱜᱮ ᱛᱟᱯᱚᱨ ᱚᱠᱚᱭ ᱠᱚ ᱵᱟᱯᱮ ᱤᱭᱩᱡᱮᱜᱼᱟ ᱴᱮᱞᱤᱜᱨᱟᱢ ᱟᱯᱮ ᱤᱱᱥᱴᱚᱞ ᱯᱮ ᱴᱮᱞᱤᱜᱨᱟᱢ ᱟᱯᱮ ᱠᱨᱤᱭᱮᱴ ᱯᱮ ᱛᱟᱨᱯᱚᱨᱮ ᱚᱱᱟ ᱱᱚᱣᱟ ᱦᱟᱸᱜ ᱟᱵᱚ ᱚᱱᱟ ᱰᱮᱥᱠᱨᱤᱯᱥᱚᱱ ᱞᱤᱝᱠ ᱨᱮᱧ ᱮᱢ ᱠᱟᱜᱼᱟ ᱱᱟᱦᱟᱜ ᱴᱮᱞᱤᱜᱨᱟᱢ ᱨᱮᱭᱟᱜ ᱜᱨᱩᱯ ᱛᱚ ᱚᱱᱟ ᱠᱷᱚᱱ ᱟᱯᱮ ᱯᱮ ᱰᱟᱣᱩᱱᱞᱳᱰ ᱫᱟᱲᱮᱭᱟᱜᱼᱟ ᱛᱚ ᱛᱮᱦᱮᱧᱟᱜ ᱵᱷᱤᱰᱤᱭᱳ ᱨᱮᱫᱚ ᱠᱟᱹᱴᱤᱡ ᱟᱯᱮᱧ ᱤᱱᱴᱨᱳᱰᱤᱭᱩᱥ ᱧᱚᱜ ᱯᱮᱭᱟ ᱱᱟᱦᱟᱜ ᱟᱵᱚ ᱚᱞ ᱪᱤᱠᱤ ᱥᱟᱞᱟᱜ ᱛᱚ ᱚᱱᱟ ᱚᱞ ᱪᱤᱠᱤ ᱥᱟᱞᱟᱜ ᱡᱟᱥᱴ ᱤᱧ ᱤᱱᱴᱨᱳᱰᱤᱭᱩᱥ ᱯᱮᱭᱟ ᱤᱧ ᱢᱟᱲᱟᱝ ᱤᱧ ᱞᱟᱹᱭ ᱟᱠᱟᱫ ᱜᱮ ᱛᱟᱦᱮᱸᱫ ᱵᱟᱝᱟ ᱚᱞ ᱪᱤᱠᱤ ᱫᱚ ᱤᱝᱞᱤᱥ ᱞᱮᱠᱟ ᱫᱷᱟᱨᱟ ᱢᱮᱱᱟᱜᱼᱟ ᱛᱚ ᱚᱱᱟ ᱫᱚ ᱥᱟᱹᱨᱤ ᱠᱟᱛᱷᱟ ᱠᱟᱱ ᱜᱮᱭᱟ ᱵᱟᱝᱟ ᱚᱞ ᱪᱤᱠᱤ ᱫᱚ ᱚᱣᱟᱨᱰ ᱯᱷᱚᱨᱢᱮᱥᱚᱱ ᱛᱟᱭ ᱫᱚ ᱞᱮᱴᱟᱨᱥ ᱛᱮᱜᱮ ᱦᱩᱭᱩᱜ ᱟᱠᱚ ᱟᱵᱚ ᱞᱟᱹᱭ ᱟᱯᱮ ᱠᱟᱹᱱᱟᱹᱧ ᱦᱟᱸᱜ ᱚᱱᱟ ᱛᱚᱵᱮ ᱚᱱᱟ ᱡᱟᱦᱟᱸ ᱱᱟᱦᱟᱜ ᱟᱵᱚ ᱦᱳᱣᱟᱭᱤᱴ ᱵᱳᱨᱰ ᱚᱸᱰᱮ ᱵᱚ ᱪᱟᱞᱟᱜᱼᱟ ᱛᱚ ᱚᱱᱟ ᱦᱳᱣᱟᱭᱤᱴ ᱵᱳᱨᱰ ᱱᱟᱦᱟᱜ ᱛᱮᱦᱮᱧ ᱚᱱᱠᱟ ᱵᱟᱹᱧ ᱥᱮᱴᱤᱝ ᱟᱠᱟᱫᱼᱟ ᱛᱚ ᱚᱱᱠᱟ ᱱᱟᱦᱟᱜ ᱵᱮᱥ ᱴᱷᱤᱠ ᱛᱮ ᱱᱟᱦᱟᱜ ᱵᱟᱯᱮ ᱧᱮᱞ ᱫᱟᱲᱮᱭᱟᱹᱧ ᱜᱮᱭᱟ ᱚᱱᱟ ᱠᱷᱟᱹᱞᱤ ᱟᱯᱮ ᱡᱟᱥᱴ ᱤᱧ ᱤᱱᱴᱨᱳᱰᱤᱭᱩᱥ ᱧᱚᱜ ᱟᱯᱮᱭᱟ ᱱᱟᱦᱟᱜ ᱪᱮᱫ ᱞᱮᱠᱟ ᱦᱩᱭᱩᱜ ᱠᱟᱱᱟ ᱢᱮᱱᱛᱮ ᱛᱚᱵᱮ ᱪᱚᱞᱚ ᱚᱱᱟ ᱵᱷᱤᱰᱭᱳ ᱵᱚᱱ ᱧᱮᱞ ᱞᱮᱜᱮ ᱟᱨ ᱱᱚᱣᱟ ᱴᱮᱞᱤᱜᱨᱟᱢ ᱪᱮᱱᱮᱞ ᱨᱮ ᱱᱚᱣᱟ ᱴᱮᱞᱤᱜᱨᱟᱢ ᱨᱮ ᱱᱟᱦᱟᱜ ᱱᱚᱣᱟ ᱡᱮ ᱱᱟᱦᱟᱜ ᱟᱵᱚ ᱱᱟᱦᱟᱜ ᱱᱚᱣᱟ ᱛᱟᱦᱮᱱᱟ ᱚᱱᱟ ᱨᱮᱭᱟᱜ ᱰᱤᱥᱠᱨᱤᱯᱥᱚᱱ ᱨᱮ ᱱᱟᱦᱟᱜ ᱚᱱᱟ ᱞᱤᱝᱠ ᱢᱮᱱᱟᱜᱼᱟ ᱛᱚ ᱚᱸᱰᱮ ᱠᱷᱚᱱ ᱡᱚᱭᱮᱱ ᱠᱟᱛᱮᱫ ᱛᱟᱵᱚᱱ ᱟᱵᱚ ᱱᱚᱣᱟ ᱨᱮᱭᱟᱜ ᱵᱚᱦᱤ ᱦᱟᱛᱟᱣ ᱯᱮ ᱛᱚ ᱛᱮᱦᱮᱧ ᱮᱛᱚᱦᱚᱵ ᱫᱚᱯᱮ ᱦᱟᱛᱟᱣ ᱫᱟᱲᱮᱭᱟᱜᱼᱟ ᱱᱟᱦᱟᱜ ᱟᱵᱚ ᱡᱟᱦᱟᱸ ᱱᱚᱣᱟ ᱚᱞ ᱪᱮᱢᱮᱫ ᱡᱟᱦᱟᱸ ᱢᱮᱱᱟᱜᱼᱟ ᱱᱚᱣᱟ ᱟᱵᱚ ᱚᱞ ᱪᱮᱢᱮᱫ ᱛᱚ ᱱᱚᱣᱟ ᱜᱮ ᱱᱟᱦᱟᱜ ᱤᱧ ᱟᱯᱞᱳᱰ ᱟᱠᱟᱫᱼᱟ ᱛᱚ ᱵᱟᱹᱠᱤ ᱛᱚᱠᱚ ᱫᱚ ᱱᱟᱦᱟᱜ ᱟᱹᱣᱨᱤᱧ ᱟᱯᱞᱳᱰ ᱜᱮᱭᱟ ᱢᱤᱢᱤᱫ ᱫᱤᱱ ᱛᱮ ᱱᱟᱦᱟᱜ ᱤᱧ ᱞᱟᱹᱭ ᱟᱯᱮ ᱠᱟᱱᱟ ᱵᱮᱱᱟᱣ ᱟᱹᱧ ᱛᱚ ᱱᱚᱣᱟ ᱰᱮᱥᱠᱨᱤᱯᱥᱚᱱ ᱨᱮ ᱞᱤᱝᱠ ᱢᱮᱱᱟᱜᱼᱟ ᱚᱸᱰᱮ ᱠᱷᱚᱱ ᱡᱚᱭᱮᱱ ᱛᱮ ᱟᱨ ᱱᱚᱣᱟ ᱰᱟᱣᱩᱱᱞᱳᱰ ᱛᱟᱵᱚᱱ ᱯᱮ ᱛᱟᱦᱚᱞᱮ ᱪᱚᱞᱚ ᱵᱷᱤᱰᱭᱳ ᱵᱚᱱ ᱪᱟᱹᱞᱩ ᱞᱮᱜᱮ ᱛᱚᱵᱮ ᱟᱯᱮ ᱛᱟᱵᱚ ᱱᱚᱰᱮ ᱯᱮ ᱧᱮᱞᱮᱫ ᱠᱚᱣᱟ ᱱᱟᱦᱟᱜ ᱡᱟᱦᱟᱸ ᱢᱮᱱᱟᱜ ᱠᱚᱣᱟ ᱧᱮᱞ ᱠᱚᱯᱮ ᱱᱩᱠᱩ ᱡᱟᱦᱟᱸᱧ ᱚᱞ ᱟᱠᱟᱫ ᱠᱚᱣᱟ ᱱᱩᱠᱩ ᱫᱚ ᱨᱮᱰ ᱯᱮᱱ ᱛᱤᱧ ᱚᱞ ᱟᱠᱟᱫ ᱠᱚᱣᱟ ᱱᱚᱰᱮ ᱧᱮᱞ ᱯᱮ ᱱᱩᱠᱩ ᱡᱟᱦᱟᱸ ᱱᱚᱰᱮ ᱢᱮᱱᱟᱜ ᱠᱚᱣᱟ ᱱᱩᱠᱩ ᱫᱚ ᱱᱚᱣᱟ ᱨᱮᱰ ᱟᱜ ᱛᱮ ᱚᱞ ᱟᱠᱟᱱᱟ ᱱᱟᱦᱟᱜ ᱠᱚ ᱱᱩᱠᱩ ᱫᱚ ᱛᱚ ᱱᱩᱠᱩ ᱱᱟᱦᱟᱜ ᱠᱚ ᱵᱷᱮᱜᱟᱨ ᱠᱚ ᱠᱟᱱᱟ ᱟᱨ ᱱᱚᱰᱮ ᱟᱨᱦᱚᱸ ᱧᱮᱞ ᱠᱚᱯᱮ ᱱᱩᱠᱩ ᱱᱩᱠᱩ ᱠᱤᱪᱷᱩᱴᱟᱝ ᱱᱚᱰᱮ ᱨᱮᱰ ᱛᱤᱧ ᱚᱞ ᱟᱠᱟᱫ ᱠᱚᱣᱟ ᱦᱮᱞᱟ ᱪᱮ ᱛᱚ ᱱᱩᱠᱩ ᱨᱮᱰ ᱛᱤᱧ ᱚᱞ ᱟᱠᱟᱫ ᱠᱚᱣᱟ ᱚᱱᱟ ᱵᱟᱠᱷᱨᱟ ᱚᱱᱟ ᱦᱚᱸᱧ ᱞᱟᱹᱭ ᱟᱯᱮ ᱜᱮᱭᱟ ᱱᱟᱦᱟᱜ ᱛᱚᱵᱮ ᱮᱛᱚᱦᱚᱵ ᱨᱮ ᱡᱟᱦᱟᱸ ᱢᱮᱱᱟᱜ ᱠᱚᱣᱟ ᱱᱩᱠᱩ ᱱᱩᱠᱩ ᱡᱟᱦᱟᱸ ᱢᱮᱱᱟᱜ ᱠᱚᱣᱟ ᱱᱚᱠᱟ ᱛᱚ ᱱᱚᱠᱟ ᱫᱚ ᱱᱟᱦᱟᱜ ᱟᱵᱚ ᱫᱚᱠᱚ ᱢᱮᱛᱟᱜᱟᱜ ᱠᱟᱱᱟ ᱥᱟᱱᱛᱟᱲ ᱛᱮᱫᱚ ᱱᱟᱦᱟᱜ ᱱᱚᱣᱟ ᱱᱟᱦᱟᱜ ᱡᱟᱦᱟᱸ ᱢᱮᱱᱟᱜ ᱠᱚᱣᱟ ᱱᱩᱠᱩ ᱚ ᱟ ᱤ ᱩ ᱮ ᱳ ᱛᱚ ᱱᱚᱠᱟ ᱡᱟᱦᱟᱸ ᱢᱮᱱᱟᱜ ᱠᱚᱣᱟ ᱱᱚᱠᱟ ᱱᱚᱣᱟ ᱫᱚ ᱱᱟᱦᱟᱜ ᱠᱚ ᱢᱮᱛᱟᱜᱟᱜ ᱠᱟᱱᱟ ᱟᱵᱚ ᱥᱟᱱᱛᱟᱲ ᱛᱮᱫᱚ ᱛᱷᱟᱹᱨ ᱱᱟᱦᱟᱜ ᱠᱚ ᱢᱮᱛᱟᱜᱟᱜ ᱠᱟᱱᱟ ᱪᱮᱫ ᱛᱷᱟᱹᱨ ᱱᱚᱣᱟ ᱫᱚ ᱦᱩᱭᱩᱜ ᱠᱟᱱᱟ ᱛᱷᱟᱹᱨ ᱱᱟᱦᱟᱜ ᱦᱮᱸ ᱪᱮ ᱟᱫᱚ ᱛᱷᱟᱹᱨ ᱠᱟᱱᱟ ᱱᱟᱦᱟᱜ ᱤᱨ

ᱛᱚ ᱱᱚᱣᱟ ᱨᱟᱦᱟ ᱟᱲᱟᱝ ᱟᱯᱮ ᱢᱟᱲᱟᱝ ᱵᱟᱰᱟᱭ ᱠᱟᱜ ᱯᱮ ᱱᱚᱰᱮ ᱠᱷᱚᱱ ᱮᱛᱚᱦᱚᱵᱚᱜ ᱠᱟᱱᱟ ᱦᱟᱸᱜ ᱨᱟᱦᱟ ᱟᱲᱟᱝ ᱠᱷᱚᱱ ᱛᱚ ᱱᱩᱠᱩ ᱨᱟᱦᱟ ᱟᱲᱟᱝ ᱠᱟᱱᱟ ᱠᱚ ᱱᱩᱜᱼᱩ ᱱᱩᱠᱩ ᱫᱚᱠᱚ ᱦᱩᱭᱩᱜ ᱠᱟᱱᱟ ᱟᱹᱭᱩᱨ ᱠᱚ ᱠᱟᱱᱟ ᱠᱚ ᱱᱩᱠᱩ ᱫᱚᱠᱚ ᱪᱤᱠᱟ ᱪᱤᱞᱤ ᱠᱚ ᱠᱟᱱᱟ ᱟᱹᱭᱩᱨ ᱟᱠᱚ ᱱᱩᱠᱩ ᱫᱚ ᱱᱩᱠᱩ ᱫᱚᱠᱚ ᱟᱹᱭᱩᱨ ᱠᱚ ᱠᱟᱱᱟ ᱠᱚ ᱛᱚ ᱧᱮᱞ ᱯᱮ ᱟᱯᱮ ᱱᱚᱰᱮ ᱮᱛᱚᱦᱚᱵ ᱨᱮ ᱡᱟᱦᱟᱸᱭ ᱚ ᱢᱮᱱᱟᱭᱟ ᱛᱚ ᱱᱩᱭ ᱚ ᱫᱚ ᱡᱚᱛᱚ ᱱᱩᱠᱩᱭ ᱟᱹᱭᱩᱨ ᱠᱚᱣᱟ ᱛᱟᱨ ᱢᱟᱱᱮ ᱫᱚ ᱱᱩᱭ ᱚ ᱠᱷᱚᱱ ᱜᱮ ᱡᱚᱛᱚ ᱱᱟᱛᱮ ᱮᱛᱚᱦᱚᱵᱚᱜᱼᱟ ᱱᱟᱛᱮ ᱦᱟᱸᱜ ᱵᱟᱹᱧ ᱚᱞ ᱠᱟᱜᱼᱟ ᱛᱚ ᱡᱮᱦᱮᱛᱩ ᱚᱱᱠᱟ ᱦᱟᱸᱜ ᱛᱮᱦᱮᱧ ᱵᱟᱭ ᱜᱟᱱᱚᱜ ᱠᱟᱱᱟ ᱤᱧ ᱫᱩᱲᱩᱵ ᱠᱟᱛᱮᱫ ᱜᱤᱧ ᱠᱚᱨᱟᱣᱮᱫᱼᱟ ᱛᱚᱵᱮ ᱚᱱᱠᱟ ᱵᱮᱥ ᱴᱷᱤᱠ ᱵᱟᱹᱧ ᱵᱩᱡᱷᱟᱹᱣ ᱫᱟᱲᱮᱭᱟᱯᱮ ᱠᱟᱱᱟ ᱚᱱᱟᱛᱮ ᱛᱤᱸᱜᱩ ᱵᱟᱠᱷᱨᱟ ᱦᱩᱱᱟᱹᱝ ᱦᱟᱱᱛᱮ ᱫᱚᱧ ᱟᱲᱟᱜ ᱞᱮᱫ ᱛᱟᱦᱮᱸᱫ ᱮᱱ ᱨᱮᱦᱚᱸ ᱱᱚᱰᱮ ᱧᱮᱞ ᱯᱮ ᱵᱩᱡᱷᱟᱹᱣ ᱦᱚᱪᱚ ᱯᱮ ᱜᱤᱭᱟᱹᱧ ᱦᱟᱸᱜ ᱱᱩᱠᱩ ᱫᱚᱠᱚ ᱟᱹᱭᱩᱨ ᱠᱚ ᱠᱟᱱᱟ ᱛᱳ ᱱᱩᱭ ᱫᱚ ᱟᱹᱭᱩᱨ ᱠᱚᱣᱟᱭ ᱛᱳ ᱟᱯᱮ ᱧᱮᱞ ᱠᱚᱯᱮ ᱱᱩᱭ ᱚ ᱫᱚᱭ ᱟᱹᱭᱩᱨ ᱠᱚᱣᱟ ᱛᱳ ᱱᱩᱭ ᱚ ᱛᱮ ᱡᱩᱫᱤ ᱱᱩᱭ ᱱᱩᱠᱩ ᱫᱚ ᱟᱨ ᱱᱩᱠᱩ ᱫᱚᱠᱚ ᱢᱮᱛᱟ ᱠᱚᱣᱟ ᱚᱱᱟᱧ ᱞᱟᱹᱭ ᱟᱯᱮᱭᱟ ᱦᱟᱸᱜ ᱱᱩᱠᱩ ᱫᱚᱠᱚ ᱟᱹᱭᱩᱨ ᱠᱚ ᱠᱟᱱᱟ ᱟᱯᱮ ᱵᱟᱲᱟᱭ ᱠᱟᱜ ᱯᱮ ᱛᱳ ᱱᱩᱭ ᱚ ᱛᱮ ᱱᱩᱠᱩ ᱡᱚᱛᱚᱭ ᱟᱹᱭᱩᱨ ᱠᱚᱣᱟ ᱱᱩᱭ ᱚ ᱮᱛᱚᱦᱚᱵ ᱠᱚᱜᱼᱟᱭ ᱱᱚᱰᱮ ᱛᱟᱦᱚᱞᱮ ᱱᱚᱰᱮ ᱮᱛᱚᱦᱚᱵ ᱨᱮ ᱚ ᱢᱮᱱᱟᱭᱟ ᱪᱮᱫ ᱦᱩᱭᱩᱜᱼᱟ ᱚᱛ ᱱᱚᱰᱮ ᱦᱚᱸ ᱚ ᱚᱜ ᱱᱚᱰᱮ ᱦᱚᱸ ᱢᱮᱱᱟᱭᱟ ᱚ ᱚᱝ ᱱᱚᱰᱮ ᱦᱚᱸ ᱚ ᱚᱞ ᱛᱚ ᱱᱩᱭ ᱫᱚ ᱡᱟᱦᱟᱸ ᱢᱟᱲᱟᱝ ᱨᱤᱧ ᱞᱟᱹᱭᱟᱫ ᱯᱮ ᱛᱟᱦᱮᱸᱫ ᱱᱩᱭ ᱫᱚ ᱡᱤ ᱵᱚᱱ ᱢᱮᱛᱟᱭ ᱠᱟᱱᱟ ᱢᱮᱱᱛᱮ ᱛᱚ ᱱᱚᱣᱟ ᱫᱚ ᱨᱚᱝ ᱜᱮᱭᱟ ᱦᱟᱸᱜ ᱡᱤ ᱫᱚ ᱟᱯᱮ ᱢᱟᱱ ᱠᱮ ᱪᱟᱞᱳ ᱢᱟᱱᱮ ᱱᱩᱭ ᱡᱤ ᱱᱩᱭ ᱟᱯᱮ ᱡᱚ ᱡᱤ ᱱᱩᱭ ᱟᱯᱮ ᱢᱟᱱᱮ ᱚᱱᱟ ᱢᱟᱱ ᱠᱮ ᱪᱟᱞᱳ ᱦᱟᱸᱜ ᱢᱮᱱ ᱢᱟᱵᱚ ᱢᱟᱱᱮ ᱢᱟᱱ ᱠᱮ ᱪᱟᱞᱳ ᱦᱮᱞᱟ ᱱᱩᱭ ᱟᱯᱮ ᱴᱮᱱ ᱯᱟᱨᱥᱮᱱᱴ ᱜᱮ ᱜᱟᱱᱚᱜ ᱠᱟᱱᱟᱭ ᱛᱟᱯᱮ ᱡᱤ ᱚᱱᱞᱤ ᱴᱮᱱ ᱯᱟᱨᱥᱮᱱᱴ ᱞᱮᱠᱟ ᱜᱮ ᱜᱟᱱᱚᱜ ᱠᱟᱱᱟ ᱦᱮᱸᱞᱟ ᱢᱟᱱ ᱠᱮ ᱪᱚᱞᱚ ᱟᱯᱮ ᱱᱩᱭ ᱴᱮᱱ ᱯᱟᱨᱥᱮᱱᱴ ᱥᱟᱵᱮ ᱯᱮ ᱛᱚ ᱟᱵᱚ ᱱᱩᱭ ᱫᱚ ᱜᱟᱞᱟᱛ ᱜᱮᱵᱚ ᱫᱳᱥᱮᱭᱟ ᱱᱚᱰᱮ ᱫᱚ ᱦᱮᱸᱞᱟ ᱪᱮ ᱡᱮᱦᱮᱛᱩ ᱦᱟᱱᱰᱨᱮᱰ ᱯᱟᱨᱥᱮᱱᱴ ᱵᱟᱭ ᱦᱩᱭᱩᱜ ᱠᱟᱱᱟ ᱮᱱᱠᱷᱟᱱ ᱱᱩᱭ ᱫᱚ ᱜᱟᱞᱟᱛ ᱜᱮᱭᱟᱭ ᱦᱟᱸᱜ ᱱᱩᱭ ᱫᱚ ᱡᱤ ᱫᱚ ᱵᱟᱝ ᱠᱟᱱ ᱜᱮᱭᱟᱭ ᱛᱚ ᱢᱟᱲᱟᱝ ᱵᱷᱤᱰᱭᱳ ᱨᱮ ᱡᱟᱦᱟᱸᱧ ᱞᱟᱹᱭᱟᱫ ᱯᱮ ᱛᱟᱦᱮᱱ ᱚᱱᱟ ᱫᱚ ᱜᱟᱞᱟᱛ ᱜᱮᱭᱟ ᱦᱟᱸᱜ ᱡᱮᱦᱮᱛᱩ ᱤᱧ ᱩᱱᱟᱹᱜ ᱵᱟᱹᱧ ᱠᱞᱤᱭᱟᱨ ᱴᱷᱤᱠ ᱞᱮᱱᱟ ᱛᱚᱵᱮ ᱩᱱᱤ ᱡᱤ ᱦᱟᱸᱜ ᱦᱩᱭᱩᱜᱼᱟ ᱡᱟᱦᱟᱸ ᱞᱮᱠᱟ ᱦᱟᱸᱜ ᱚᱱᱟ ᱦᱚᱸ ᱨᱩᱞᱥ ᱛᱟᱭ ᱢᱮᱱᱟᱜᱼᱟ ᱪᱮᱫ ᱞᱮᱠᱟᱨᱮ ᱜᱟᱱᱚᱜ ᱠᱟᱱᱟᱭ ᱦᱟᱸᱜ ᱛᱚ ᱱᱩᱭ ᱫᱚ ᱡᱤ ᱫᱚᱭ ᱵᱟᱝ ᱠᱟᱱ ᱜᱮᱭᱟ ᱦᱟᱸᱜ ᱦᱮᱸ ᱪᱮ ᱱᱩᱭ ᱫᱚ ᱡᱤ ᱫᱚᱭ ᱵᱟᱝ ᱠᱟᱱ ᱜᱮᱭᱟ ᱦᱟᱸᱜ ᱛᱮᱦᱮᱧᱟᱜ ᱵᱷᱤᱰᱭᱳ ᱨᱮ ᱛᱟᱵᱚ ᱠᱞᱤᱭᱟᱨᱚᱜ ᱠᱟᱱᱟ ᱱᱩᱭ ᱫᱚ ᱡᱤ ᱫᱚᱭ ᱵᱟᱝ ᱠᱟᱱ ᱜᱮᱭᱟ ᱛᱟᱦᱚᱞᱮ ᱟᱯᱮ ᱪᱮᱫ ᱯᱮ ᱱᱚᱰᱮ ᱯᱮ ᱞᱟᱹᱭᱟ ᱡᱚᱛᱚ ᱚ ᱛᱮ ᱱᱚᱰᱮ ᱯᱮ ᱟᱹᱭᱩᱨ ᱠᱚᱣᱟ ᱡᱚᱛᱚ ᱛᱟᱦᱚᱞᱮ ᱱᱩᱭ ᱡᱩᱫᱤ ᱚ ᱠᱟᱱᱟᱭ ᱱᱩᱭ ᱫᱚ ᱱᱚᱰᱮ ᱚ ᱤᱧ ᱞᱟᱜᱟᱣ ᱠᱟᱫᱮᱭᱟ ᱟᱯᱮ ᱱᱚᱰᱮ ᱯᱮ ᱟᱹᱭᱩᱨᱮᱭᱟ ᱚ ᱛᱮ ᱮᱱᱠᱷᱟᱱ ᱪᱮᱫ ᱦᱩᱭᱩᱜᱼᱟ ᱚᱛ ᱱᱚᱰᱮ ᱚᱜ ᱚᱝ ᱚᱞ ᱚᱱᱠᱟᱜᱮ ᱱᱚᱰᱮ ᱦᱚᱸ ᱡᱚᱛᱚ ᱱᱩᱭ ᱟ ᱛᱮᱜᱮ ᱟᱹᱭᱩᱨ ᱠᱚᱣᱟᱭ ᱛᱟᱦᱚᱞᱮ ᱫᱚ ᱪᱮᱫ ᱦᱩᱭᱩᱜᱼᱟ ᱟ ᱱᱚᱰᱮ ᱦᱩᱭᱩᱜᱼᱟ ᱟ ᱞᱟᱜᱟᱣ ᱠᱚᱜ ᱠᱷᱟᱱ ᱟᱠ ᱱᱚᱰᱮ ᱦᱩᱭᱩᱜᱼᱟ ᱟᱡ ᱟᱡᱽ ᱫᱚ ᱵᱟᱝᱟ ᱱᱩᱭ ᱫᱚ ᱟᱵᱚ ᱡᱚ ᱚᱞ ᱞᱮᱠᱷᱟᱱ ᱛᱟᱦᱮᱸᱫ ᱵᱚᱱ ᱡᱮ ᱱᱩᱭ ᱫᱚ ᱨᱚᱝ ᱜᱮᱭᱟᱭ ᱦᱟᱸᱜ ᱢᱟᱱᱮ ᱟᱡ ᱫᱚ ᱵᱟᱝ ᱠᱟᱱᱟ ᱟᱯᱮ ᱚᱱᱟᱧ ᱞᱟᱹᱭᱟᱫ ᱯᱮ ᱯᱷᱟᱭᱤᱵᱷ ᱯᱟᱨᱥᱮᱱᱴ ᱴᱮᱱ ᱯᱟᱨᱥᱮᱱᱴ ᱱᱩᱭ ᱡᱮ ᱠᱟᱱᱟᱭ ᱛᱚ ᱴᱳᱴᱟᱞᱤ ᱢᱟᱱᱮ ᱦᱟᱱᱰᱨᱮᱰ ᱯᱟᱨᱥᱮᱱᱴ ᱡᱮᱦᱮᱛᱩ ᱵᱟᱭ ᱦᱩᱭᱩᱜ ᱠᱟᱱᱟ ᱛᱟᱦᱚᱞᱮ ᱱᱩᱭ ᱫᱚ ᱵᱟᱝ ᱠᱟᱱᱟᱭ ᱟᱡ ᱢᱟ ᱵᱟᱵᱚ ᱚᱞ ᱫᱟᱲᱮᱭᱟᱜᱼᱟ ᱡᱮ ᱠᱳᱱᱳ ᱥᱮ ᱟᱵᱚ ᱮᱴᱟᱜ ᱞᱤᱯᱤ ᱛᱮ ᱟᱡ ᱫᱚ ᱵᱟᱵᱚ ᱚᱞ ᱫᱟᱲᱮᱭᱟᱜᱼᱟ ᱛᱟᱦᱚᱞᱮ ᱱᱩᱭ ᱫᱚ ᱟᱡ ᱫᱚ ᱵᱟᱝ ᱠᱟᱱᱟᱭ ᱟᱡ ᱠᱟᱱᱟᱭ ᱦᱟᱸᱜ ᱦᱮᱸ ᱪᱮ ᱟᱡ ᱜᱮ ᱱᱩᱭ ᱫᱚ ᱟᱢ ᱱᱩᱭ ᱫᱚ ᱟᱣ ᱟᱹᱣ ᱫᱚ ᱵᱟᱝᱟ ᱟᱹᱣ ᱡᱟᱦᱟᱸ ᱵᱚᱱ ᱢᱮᱱᱮᱫᱼᱟ ᱟᱹᱣ ᱟᱹᱣ ᱫᱚ ᱵᱟᱝᱟ ᱡᱮᱦᱮᱛᱩ ᱱᱩᱭ ᱟ ᱛᱮᱜᱮ ᱟᱹᱭᱩᱨᱮᱭᱟᱭ ᱛᱟᱦᱚᱞᱮ ᱟᱣ ᱜᱮ ᱦᱩᱭᱩᱜᱼᱟ ᱟᱹᱣ ᱢᱟ ᱵᱟᱭ ᱦᱩᱭᱩᱜ ᱠᱟᱱᱟ ᱱᱚᱰᱮ ᱫᱚ ᱟᱣ ᱜᱮ ᱦᱩᱭᱩᱜᱼᱟ ᱱᱚᱣᱟ ᱫᱚ ᱟᱣ ᱠᱟᱱ ᱜᱮᱭᱟ ᱟᱣ ᱛᱟᱨᱯᱚᱨᱮ ᱱᱩᱭ ᱡᱚᱛᱚ ᱱᱚᱰᱮ ᱤ ᱛᱮ ᱟᱹᱭᱩᱨ ᱠᱚᱣᱟᱭ ᱤ ᱤᱥ ᱤᱦ ᱤᱧ ᱤᱨ ᱱᱩᱭ ᱱᱚᱰᱮ ᱩ ᱛᱮ ᱟᱹᱭᱩᱨ ᱠᱚᱣᱟᱭ ᱩ ᱩᱪ ᱩᱫ ᱱᱩᱭ ᱫᱚ ᱩᱫ ᱫᱚᱭ ᱵᱟᱝ ᱠᱟᱱ ᱜᱮᱭᱟ ᱩᱫ ᱠᱟᱱ ᱜᱮᱭᱟᱭ ᱩᱫ ᱩᱬ ᱩᱭ ᱱᱩᱭ ᱮ ᱛᱮ ᱟᱹᱭᱩᱨ ᱠᱚᱣᱟᱭ ᱱᱚᱰᱮ ᱮ ᱮᱯ ᱮᱰ ᱮᱱ ᱮᱲ ᱱᱩᱭ ᱳ ᱠᱟᱱᱟᱭ ᱳ ᱯᱤ ᱡᱟᱦᱟᱸ ᱵᱚᱱ ᱞᱟᱹᱭᱮᱫᱼᱟ ᱚᱱᱟ ᱳ ᱵᱟᱞᱟ ᱳ ᱳ ᱳᱴ ᱳᱯ ᱚᱸ ᱳᱦ ᱱᱩᱭ ᱫᱚ ᱚᱸ ᱚᱸ ᱡᱟᱦᱟᱸ ᱵᱚᱱ ᱞᱟᱹᱭᱟ ᱚᱸ ᱚᱸ ᱳᱦ ᱛᱚᱵᱮ ᱟᱯᱮ ᱱᱚᱣᱟ ᱯᱮ ᱪᱮᱫ ᱠᱮᱜᱼᱟ ᱛᱮᱦᱮᱧ ᱟᱯᱮ ᱠᱷᱟᱹᱞᱤ ᱱᱚᱰᱮ ᱱᱤᱭᱟᱹ ᱱᱟᱜ ᱠᱞᱤᱭᱟᱨᱚᱜ ᱯᱮ ᱱᱩᱠᱩ ᱛᱮ ᱡᱚᱛᱚ ᱠᱚ ᱟᱹᱭᱩᱨᱚᱜᱼᱟ ᱮᱱᱠᱷᱟᱱ ᱫᱚ ᱡᱩᱫᱤ ᱠᱚ ᱟᱹᱭᱩᱨᱚᱜ ᱠᱟᱱ ᱠᱷᱟᱱ ᱱᱩᱭ ᱡᱟᱦᱟᱸ ᱟᱵᱚ ᱵᱚᱱ ᱞᱟᱹᱭ ᱠᱟᱱ ᱛᱟᱦᱮᱸᱫ ᱟᱹᱣ ᱱᱩᱭ ᱫᱚ ᱟᱹᱣ ᱫᱚ ᱵᱟᱝᱟ ᱟᱣ ᱜᱮ ᱟᱣ ᱦᱩᱭᱩᱜ ᱠᱟᱱᱟᱭ ᱛᱟᱨᱯᱚᱨᱮ ᱱᱚᱰᱮ ᱡᱟᱦᱟᱸ ᱵᱚᱱ ᱞᱟᱹᱭ ᱠᱟᱱᱟ ᱩᱵ ᱛᱮᱫ ᱵᱚᱱ ᱞᱟᱹᱭ ᱠᱟᱱᱟ ᱱᱩᱭ ᱫᱚ ᱩᱵ ᱫᱚ ᱵᱟᱝ ᱠᱟᱱᱟ ᱳᱯ ᱠᱟᱱᱟᱭ ᱳ ᱱᱩᱭ ᱫᱚ ᱳ ᱛᱮ ᱪᱟᱹᱞᱩᱜᱼᱟᱭ ᱳᱯ ᱛᱚ ᱱᱚᱣᱟ ᱟᱯᱮ ᱯᱮ ᱵᱟᱲᱟᱭ ᱠᱮᱜᱼᱟ ᱢᱟᱲᱟᱝ ᱱᱚᱣᱟ ᱵᱟᱲᱟᱭ ᱠᱮᱫ ᱠᱷᱟᱱ ᱟᱨ ᱟᱨ ᱱᱚᱰᱮ ᱵᱟᱨᱭᱟ ᱯᱮᱧ ᱚᱞ ᱟᱠᱟᱫ ᱠᱚᱣᱟ ᱱᱩᱠᱩ ᱱᱚᱰᱮ ᱧᱮᱞ ᱠᱚᱯᱮ ᱱᱩᱠᱩ ᱨᱮᱰ ᱯᱮᱱ ᱛᱤᱧ ᱚᱞ ᱟᱠᱟᱫ ᱠᱚᱣᱟ ᱱᱩᱠᱩ ᱱᱩᱠᱩ ᱱᱩᱠᱩᱣᱟᱜ ᱠᱟᱛᱷᱟ ᱜᱤᱧ ᱞᱟᱹᱭᱟᱫ ᱯᱮᱭᱟ ᱟᱯᱮ ᱱᱩᱭ ᱫᱚ ᱦᱩᱭᱩᱜ ᱠᱟᱱᱟᱭ ᱚᱜ ᱱᱩᱭ ᱫᱚ ᱦᱩᱭᱩᱜ ᱠᱟᱱᱟᱭ ᱟᱡ ᱱᱩᱭ ᱫᱚ ᱦᱩᱭᱩᱜ ᱠᱟᱱᱟᱭ ᱩᱫ ᱱᱩᱭ ᱫᱚ ᱦᱩᱭᱩᱜ ᱠᱟᱱᱟᱭ ᱳᱯ ᱦᱮᱸ ᱪᱮ ᱟᱯᱮ ᱱᱚᱣᱟ ᱢᱟᱲᱟᱝ ᱵᱟᱰᱟᱭ ᱠᱟᱜ ᱯᱮ ᱡᱮ ᱡᱚᱛᱚ ᱨᱮᱜᱮ ᱡᱚᱛᱚ ᱡᱚᱛᱚ ᱨᱮ ᱡᱟᱦᱟᱸ ᱛᱤᱱᱟᱹᱜ ᱟᱵᱚ ᱞᱮᱝᱜᱩᱭᱮᱡᱽ ᱢᱮᱱᱟᱜᱼᱟ ᱡᱟᱦᱟᱸ ᱛᱤᱱᱟᱹᱜ ᱟᱵᱚ ᱞᱤᱯᱤ ᱠᱚ ᱛᱮᱭᱟᱨ ᱟᱠᱟᱫ ᱜᱮᱭᱟ ᱪᱮ ᱟᱯᱮ ᱨᱟᱦᱟ ᱟᱲᱟᱝ ᱫᱚᱯᱮ ᱧᱟᱢ ᱠᱚᱜᱮᱭᱟ ᱡᱚᱛᱚ ᱨᱮᱜᱮ ᱥᱚᱨᱚ ᱵᱚᱨᱱᱚ ᱡᱟᱦᱟᱸ ᱠᱚ ᱢᱮᱛᱟ ᱠᱚ ᱠᱟᱱᱟ ᱨᱟᱦᱟ ᱟᱲᱟᱝ ᱛᱚ ᱨᱟᱦᱟ ᱟᱲᱟᱝ ᱟᱜ ᱫᱚ ᱟᱹᱰᱤ ᱤᱢᱯᱳᱨᱴᱮᱱᱴ ᱨᱩᱞᱥ ᱢᱮᱱᱟᱜᱼᱟ ᱛᱟᱭ ᱱᱚᱰᱮ ᱦᱟᱸᱜ ᱟᱵᱚᱣᱟᱜ ᱨᱮᱦᱚᱸ ᱱᱚᱰᱮ ᱦᱚᱸ ᱟᱨ ᱡᱚᱛᱚ ᱨᱮᱜᱮ ᱚᱱᱟ ᱨᱟᱦᱟ ᱟᱲᱟᱝ ᱜᱮ ᱦᱟᱸᱜ ᱡᱚᱛᱚ ᱠᱷᱚᱱ ᱤᱢᱯᱳᱨᱴᱮᱱᱴ ᱨᱩᱞᱥ ᱫᱚ ᱛᱚ ᱟᱵᱚᱣᱟᱜ ᱚᱞ ᱪᱤᱠᱤ ᱨᱮᱫᱚ ᱨᱟᱦᱟ ᱟᱲᱟᱝ ᱟᱜ ᱟᱹᱰᱤ ᱤᱢᱯᱳᱨᱴᱮᱱᱥ ᱢᱮᱱᱟᱜᱼᱟ ᱟᱨ ᱱᱩᱜᱼᱩ ᱱᱩᱠᱩ ᱡᱟᱦᱟᱸᱧ ᱞᱟᱹᱭᱟᱫ ᱯᱮᱭᱟ ᱱᱩᱠᱩ ᱱᱩᱠᱩ ᱡᱟᱦᱟᱸ ᱨᱮᱰ ᱢᱟᱨᱠ ᱛᱤᱧ ᱚᱞ ᱟᱠᱟᱫ ᱠᱚᱣᱟ ᱱᱚᱰᱮ ᱱᱚᱜᱼᱚ ᱱᱚᱣᱟ ᱦᱩᱭᱩᱜ ᱠᱟᱱᱟ ᱚᱱᱟ ᱫᱚ ᱯᱷᱟᱥᱴ ᱛᱷᱟᱨ ᱦᱟᱸᱜ ᱦᱮᱸ ᱪᱮ ᱯᱷᱟᱥᱴ ᱛᱷᱟᱨ ᱱᱚᱣᱟ ᱥᱮᱠᱮᱱᱰ ᱛᱷᱟᱨ ᱱᱚᱣᱟ ᱦᱩᱭᱩᱜ ᱠᱟᱱᱟ ᱛᱷᱟᱨᱰ ᱛᱷᱟᱨ ᱟᱨ ᱱᱚᱣᱟ ᱫᱚ ᱦᱩᱭᱩᱜ ᱠᱟᱱᱟ ᱯᱷᱳᱨᱛᱷ ᱟᱨ ᱱᱚᱣᱟ ᱦᱩᱭᱩᱜ ᱠᱟᱱᱟ ᱯᱷᱤᱯᱛᱷ ᱛᱚ ᱱᱚᱜᱼᱚ ᱱᱚᱣᱟ ᱛᱷᱟᱨᱰ ᱛᱷᱟᱨ ᱨᱮᱱ ᱡᱟᱦᱟᱸ ᱢᱮᱱᱟᱜ ᱠᱚᱣᱟ ᱱᱩᱠᱩ ᱱᱩᱭ ᱱᱚᱰᱮ ᱢᱮᱱᱟᱭ ᱢᱤᱫᱴᱤᱡ ᱚᱜ ᱱᱩᱭ ᱟᱡ ᱱᱩᱭ ᱩᱫ ᱱᱩᱭ ᱚᱯ ᱛᱚ ᱱᱩᱜ ᱱᱩᱠᱩᱣᱟᱜ ᱫᱚ ᱱᱩᱠᱩ ᱫᱚ ᱮᱴᱟᱜ ᱞᱤᱯᱤ ᱛᱮᱫᱚ ᱵᱟᱝᱢᱟ ᱮᱴᱟᱜ ᱵᱷᱟᱥᱟᱛᱮ

ᱛᱚ ᱱᱩᱜ ᱱᱩᱠᱩᱣᱟᱜ ᱨᱩᱞᱥ ᱟᱹᱰᱤᱜᱟᱱ ᱤᱢᱯᱚᱨᱴᱮᱱᱥ ᱢᱮᱱᱟᱜ ᱜᱮᱭᱟ ᱱᱟᱦᱟᱜ ᱱᱩᱠᱩᱣᱟᱜ ᱟᱨ ᱟᱨᱚ ᱟᱨᱚ ᱢᱮᱱᱟᱜ ᱜᱮᱭᱟ ᱤᱧ ᱚᱱᱟ ᱠᱚᱧ ᱵᱟᱲᱟᱭ ᱠᱮᱫ ᱜᱤᱭᱟᱹᱧ ᱦᱟᱸᱜ ᱚᱱᱟ ᱡᱤᱱᱤᱥ ᱠᱚ ᱛᱚ ᱟᱯᱮ ᱢᱤᱢᱤᱫᱴᱟᱝ ᱛᱤᱧ ᱠᱞᱤᱭᱟᱨ ᱯᱮᱭᱟ ᱱᱟᱦᱟᱜ ᱛᱚ ᱟᱯᱮ ᱫᱚ ᱮᱛᱚᱦᱚᱵ ᱛᱮ ᱦᱮᱡ ᱪᱮᱫ ᱠᱚᱜ ᱯᱮ ᱡᱮ ᱱᱩᱠᱩ ᱫᱚ ᱱᱩᱠᱩ ᱨᱟᱦᱟ ᱟᱲᱟᱝ ᱛᱮᱠᱚ ᱟᱹᱭᱩᱨᱚᱜ ᱠᱟᱱᱟ ᱠᱚ ᱪᱤᱠᱟᱹᱜ ᱠᱟᱱᱟ ᱠᱚ ᱱᱩᱠᱩ ᱫᱚ ᱟᱹᱭᱩᱨᱚᱜ ᱠᱟᱱᱟ ᱠᱚ ᱨᱟᱦᱟ ᱟᱲᱟᱝ ᱛᱮᱠᱚ ᱟᱹᱭᱩᱨᱚᱜ ᱠᱟᱱᱟ ᱦᱮᱸ ᱪᱮ ᱫᱷᱚᱨᱟ ᱡᱟᱠ ᱟᱯᱮ ᱟᱯᱮ ᱱᱩᱭ ᱚᱛ ᱦᱮᱸ ᱪᱮ ᱚᱛ ᱟᱯᱮ ᱡᱩᱫᱤ ᱟᱯᱮ ᱡᱩᱫᱤ ᱤᱧ ᱦᱤᱱᱫᱤ ᱛᱤᱧ ᱚᱞ ᱟᱯᱮᱭᱟ ᱦᱤᱱᱫᱤ ᱛᱮ ᱛᱳ ᱱᱩᱭ ᱫᱚ ᱦᱚᱲᱚᱛ ᱞᱟᱜᱟᱣ ᱠᱟᱛᱮ ᱱᱚᱝᱠᱟᱭ ᱛᱟᱦᱮᱸ ᱠᱚᱜᱼᱟ ᱱᱚᱣᱟ ᱟᱯᱮ ᱪᱮᱫ ᱞᱮᱠᱟ ᱯᱮ ᱯᱟᱲᱦᱟᱣᱟ ᱱᱚᱣᱟ ᱟᱯᱮ ᱚᱛ ᱛᱚ ᱢᱟᱱᱮ ᱱᱩᱭ ᱱᱩᱭ ᱯᱩᱨᱵᱚ ᱨᱮ ᱡᱩᱫᱤ ᱨᱟᱦᱟ ᱟᱲᱟᱝ ᱵᱟᱭ ᱛᱟᱦᱮᱱᱟ ᱮᱱᱠᱷᱟᱱ ᱱᱚᱣᱟ ᱟᱯᱮ ᱵᱟᱯᱮ ᱠᱚᱢᱯᱞᱤᱴ ᱢᱮᱱ ᱵᱟᱯᱮ ᱠᱚᱢᱯᱞᱤᱴ ᱫᱟᱲᱮᱭᱟᱜᱼᱟ ᱱᱚᱰᱮ ᱡᱩᱫᱤ ᱚ ᱯᱮ ᱞᱟᱜᱟᱭᱟ ᱟᱯᱮ ᱮᱱᱠᱷᱟᱱ ᱪᱮᱫ ᱯᱮ ᱞᱟᱹᱭ ᱫᱟᱲᱮᱭᱟᱜᱼᱟ ᱚᱛ ᱡᱩᱫᱤ ᱱᱚᱰᱮ ᱟᱯᱮ ᱨᱟᱦᱟ ᱟᱲᱟᱝ ᱟᱨ ᱢᱤᱫᱴᱤᱡ ᱯᱮ ᱞᱟᱜᱟᱭᱟ ᱟ ᱟᱛ ᱛᱚ ᱱᱩᱠᱩ ᱨᱟᱦᱟ ᱟᱲᱟᱝ ᱟᱜ ᱫᱚ ᱟᱹᱰᱤ ᱤᱢᱯᱚᱨᱴᱟᱱᱥ ᱨᱳᱞ ᱢᱮᱱᱟᱜᱼᱟ ᱟᱵᱚᱣᱟᱜ ᱨᱮᱦᱚᱸ ᱱᱚᱰᱮ ᱱᱚᱰᱮ ᱟᱯᱮ ᱚ ᱡᱩᱫᱤ ᱵᱟᱯᱮ ᱞᱟᱜᱟᱭᱟ ᱢᱟᱲᱟᱝ ᱨᱮ ᱵᱟᱠᱷᱟᱱ ᱢᱤᱫᱴᱤᱡ ᱨᱟᱦᱟ ᱟᱲᱟᱝ ᱡᱩᱫᱤ ᱵᱟᱯᱮ ᱞᱟᱜᱟᱣᱮᱭᱟ ᱛᱚ ᱟᱯᱮ ᱱᱩᱭ ᱵᱟᱯᱮ ᱢᱮᱱ ᱯᱩᱨᱟᱹᱣ ᱫᱟᱲᱮᱭᱟᱭᱟ ᱚᱛ ᱦᱮᱸᱪᱮ ᱚᱛ ᱱᱩᱭ ᱵᱟᱯᱮ ᱢᱮᱱ ᱫᱟᱲᱮᱭᱟᱭᱟ ᱵᱟᱯᱮ ᱢᱮᱱ ᱯᱩᱨᱟᱹᱣ ᱫᱟᱲᱮᱭᱟᱭᱟ ᱚᱱᱠᱟ ᱠᱟᱛᱷᱟ ᱛᱟᱦᱚᱞᱮ ᱟᱯᱮ ᱯᱮ ᱵᱟᱰᱟᱭ ᱠᱟᱜ ᱯᱮ ᱱᱩᱠᱩ ᱫᱚ ᱮᱛᱚᱦᱚᱵ ᱨᱮᱱ ᱫᱚᱠᱚ ᱨᱟᱦᱟ ᱟᱲᱟᱝ ᱠᱟᱱᱟ ᱨᱟᱦᱟ ᱟᱲᱟᱝ ᱛᱟᱨᱯᱚᱨᱮ ᱱᱩᱠᱩ ᱫᱚᱠᱚ ᱦᱩᱭᱩᱜ ᱠᱟᱱᱟ ᱱᱩᱠᱩ ᱦᱟᱸᱜ ᱤᱧ ᱞᱟᱹᱭ ᱟᱯᱮᱭᱟ ᱦᱟᱱᱛᱮ ᱛᱚ ᱠᱷᱟᱹᱞᱤ ᱟᱯᱮ ᱛᱮᱦᱮᱧ ᱠᱷᱟᱹᱞᱤ ᱱᱤᱭᱟᱹ ᱵᱟᱲᱟᱭ ᱠᱟᱜ ᱯᱮ ᱤᱧ ᱮᱛᱚᱦᱚᱵ ᱠᱷᱚᱱ ᱦᱟᱸᱜ ᱤᱧ ᱞᱟᱹᱭ ᱟᱯᱮᱭᱟ ᱮᱛᱚᱦᱚᱵ ᱠᱷᱚᱱ ᱜᱤᱧ ᱞᱟᱹᱭ ᱟᱯᱮᱭᱟ ᱱᱩᱠᱩ ᱟᱲᱟᱝ ᱛᱤᱱᱟᱹᱜ ᱴᱷᱤᱠ ᱠᱚ ᱵᱷᱟᱜᱽ ᱠᱟᱱᱟ ᱚᱱᱟ ᱠᱚᱧ ᱞᱟᱹᱭ ᱟᱯᱮ ᱜᱮᱭᱟ ᱠᱤᱱᱛᱩ ᱟᱯᱮ ᱡᱟᱥᱴ ᱛᱮᱦᱮᱧ ᱵᱟᱲᱟᱭ ᱠᱟᱜ ᱯᱮ ᱱᱩᱠᱩ ᱡᱮ ᱟᱵᱚ ᱚ ᱜᱮᱵᱚ ᱢᱮᱱᱮᱫ ᱠᱚ ᱛᱟᱦᱮᱸᱫ ᱚ ᱱᱩᱭ ᱫᱚ ᱚ ᱚ ᱫᱚ ᱵᱟᱝᱜᱮ ᱚᱜ ᱜᱮᱵᱚ ᱢᱮᱛᱟᱭᱟ ᱛᱚ ᱟᱯᱮ ᱡᱟᱥᱴ ᱠᱷᱟᱹᱞᱤ ᱛᱮᱦᱮᱧ ᱱᱤᱭᱟᱹᱧ ᱤᱱᱴᱨᱳᱰᱤᱭᱩᱥ ᱧᱚᱜ ᱠᱮᱫ ᱯᱮᱭᱟ ᱦᱟᱸᱜ ᱛᱚ ᱮᱛᱚᱦᱚᱵ ᱠᱷᱚᱱ ᱜᱤᱧ ᱞᱟᱹᱭ ᱟᱯᱮᱭᱟ ᱦᱟᱸᱜ ᱟᱯᱮ ᱠᱷᱟᱹᱞᱤ ᱱᱚᱰᱮ ᱡᱟᱥᱴ ᱠᱷᱟᱹᱞᱤ ᱤᱱᱴᱟᱨᱮᱥᱴ ᱮᱢ ᱯᱮ ᱟᱨ ᱮᱛᱚᱦᱚᱵ ᱠᱷᱚᱱ ᱜᱤᱧ ᱞᱟᱹᱭ ᱟᱯᱮᱭᱟ ᱟᱹᱰᱤ ᱟᱹᱰᱤ ᱢᱚᱡᱽ ᱵᱚ ᱪᱮᱫᱚᱜᱼᱟ ᱟᱯᱮ ᱡᱚ ᱟᱵᱚ ᱤᱝᱞᱤᱥ ᱛᱮ ᱡᱟᱦᱟᱸ ᱞᱮᱠᱟ ᱵᱚ ᱪᱮᱫᱚᱜ ᱠᱟᱱ ᱛᱟᱦᱮᱸᱫ ᱠᱮ ᱮ ᱠᱚ ᱠᱮ ᱮᱪ ᱮ ᱠᱷᱚ ᱟᱨ ᱱᱚᱛᱮᱨᱮ ᱟᱵᱚ ᱵᱚ ᱚᱞᱟ ᱡᱤ ᱮ ᱜᱚ ᱡᱤ ᱮᱪ ᱮ ᱜᱷᱚ ᱦᱮᱸ ᱪᱮ ᱟᱵᱚ ᱡᱟᱦᱟᱸ ᱱᱚᱝᱠᱟ ᱵᱚ ᱪᱮᱫᱚᱜ ᱠᱟᱱ ᱛᱟᱦᱮᱸᱫ ᱱᱚᱣᱟ ᱢᱟᱱᱮ ᱯᱨᱚᱥᱮᱥ ᱫᱚ ᱴᱷᱤᱠ ᱜᱮᱭᱟ ᱯᱨᱚᱥᱮᱥ ᱫᱚ ᱴᱷᱤᱠ ᱜᱮᱭᱟ ᱟᱵᱚ ᱪᱮᱫᱚᱜ ᱨᱮᱭᱟᱜ ᱢᱟᱱᱮ ᱡᱟᱥᱴ ᱟᱵᱚ ᱪᱮᱫᱚᱜ ᱨᱮᱭᱟᱜ ᱟᱵᱚ ᱥᱩᱢᱡᱷᱟᱹᱜ ᱨᱮᱭᱟᱜ ᱵᱩᱡᱷᱟᱹᱜ ᱨᱮᱭᱟᱜ ᱯᱨᱚᱥᱮᱥ ᱫᱚ ᱴᱷᱤᱠ ᱜᱮᱭᱟ ᱠᱤᱱᱛᱩ ᱟᱵᱚ ᱱᱚᱣᱟ ᱡᱩᱫᱤ ᱵᱟᱵᱚ ᱪᱮᱫ ᱠᱟᱜᱼᱟ ᱱᱚᱣᱟ ᱡᱩᱫᱤ ᱵᱟᱵᱚ ᱪᱮᱫ ᱠᱟᱜᱼᱟ ᱨᱩᱞᱥ ᱛᱟᱭ ᱡᱩᱫᱤ ᱵᱟᱵᱚ ᱪᱮᱫ ᱠᱟᱜᱼᱟ ᱛᱟᱦᱚᱞᱮ ᱚᱱᱟ ᱟᱵᱚ ᱟᱲᱟᱝ ᱡᱚ ᱵᱚᱱ ᱜᱟᱵᱟᱱᱮᱜᱼᱟ ᱚᱱᱟ ᱵᱟᱵᱚᱱ ᱜᱟᱱ ᱫᱟᱲᱮᱭᱟᱜ ᱜᱮᱭᱟ ᱦᱮᱸ ᱪᱮ ᱟᱯᱮ ᱱᱚᱣᱟ ᱱᱟᱦᱟᱜ ᱪᱮᱫ ᱞᱮᱠᱟᱨᱮ ᱱᱚᱝᱠᱟ ᱦᱩᱭᱩᱜ ᱠᱟᱱᱟ ᱚᱱᱟ ᱨᱩᱞᱥ ᱠᱚᱵᱚᱱ ᱪᱮᱫᱚᱜᱼᱟ ᱛᱳ ᱚᱱᱟ ᱨᱮᱭᱟᱜ ᱯᱤ ᱰᱤ ᱮᱯᱷ ᱱᱟᱦᱟᱜ ᱤᱧ ᱮᱢᱟ ᱯᱮᱜᱮᱭᱟ ᱛᱮᱦᱮᱧ ᱫᱚ ᱚᱱᱟ ᱢᱟ ᱱᱟᱦᱟᱜ ᱵᱟᱹᱧ ᱮᱢ ᱫᱟᱲᱮ ᱟᱠᱟᱫ ᱯᱮᱭᱟ ᱛᱳ ᱟᱯᱮ ᱚᱱᱟ ᱰᱤᱥᱠᱨᱤᱯᱥᱚᱱ ᱞᱤᱝᱠ ᱨᱮᱯᱮ ᱧᱟᱢᱟ ᱴᱮᱞᱤᱜᱨᱟᱢ ᱨᱮᱭᱟᱜ ᱜᱨᱩᱯ ᱚᱱᱟ ᱡᱮ ᱟᱵᱚ ᱞᱤᱝᱠ ᱛᱮᱫ ᱱᱟᱦᱟᱜ ᱛᱳ ᱚᱸᱰᱮ ᱞᱤᱝᱠ ᱨᱮ ᱠᱞᱤᱠ ᱠᱟᱛᱮᱫ ᱟᱯᱮ ᱴᱮᱞᱤᱜᱨᱟᱢ ᱡᱚᱭᱮᱱ ᱯᱮ ᱟᱨ ᱛᱟᱵᱚᱱ ᱱᱚᱰᱮ ᱠᱷᱚᱱ ᱦᱟᱸᱜ ᱯᱤ ᱰᱤ ᱮᱯᱷ ᱰᱟᱣᱩᱱᱞᱳᱰ ᱟᱯᱮ ᱡᱚᱛᱚ ᱵᱳᱭ ᱨᱮᱭᱟᱜ ᱯᱤ ᱰᱤ ᱮᱯᱷ ᱤᱧ ᱮᱢᱟ ᱯᱮᱭᱟ ᱱᱟᱦᱟᱜ ᱵᱟᱝᱟ ᱫᱚ ᱵᱟᱝ ᱡᱮᱦᱮᱛᱩ ᱟᱯᱮ ᱜᱮᱯᱮ ᱦᱟᱛᱟᱣ ᱟᱠᱟᱫᱼᱟ ᱵᱚᱦᱤ ᱤᱧ ᱫᱚ ᱵᱟᱹᱧ ᱦᱟᱛᱟᱣ ᱟᱠᱟᱫᱼᱟ ᱱᱚᱣᱟ ᱦᱳᱣᱟᱭᱤᱴ ᱵᱳᱨᱰ ᱦᱚᱸ ᱟᱯᱮᱭᱟᱜ ᱠᱟᱱ ᱜᱮᱭᱟ ᱤᱧᱟᱹᱜ ᱫᱚ ᱵᱟᱝ ᱠᱟᱱ ᱜᱮᱭᱟ ᱛᱳ ᱱᱚᱜᱼᱚᱸᱭ ᱱᱚᱝᱠᱟ ᱛᱮᱦᱮᱧᱟᱜ ᱠᱟᱛᱷᱟ ᱟᱯᱮ ᱵᱟᱲᱟᱭ ᱠᱟᱜ ᱯᱮ ᱱᱚᱣᱟ ᱟᱯᱮ ᱨᱟᱦᱟ ᱟᱲᱟᱝ ᱛᱮᱦᱮᱧ ᱯᱮ ᱪᱮᱫ ᱠᱮᱜᱼᱟ ᱱᱩᱠᱩ ᱫᱚᱠᱚ ᱟᱹᱭᱩᱨᱚᱜ ᱠᱟᱱᱟ ᱨᱟᱦᱟ ᱟᱲᱟᱝ ᱛᱮ ᱡᱚᱛᱚ ᱡᱟᱦᱟᱸ ᱞᱮᱠᱟ ᱟᱵᱚ ᱵᱚᱱ ᱱᱚᱣᱟ ᱨᱟᱦᱟ ᱟᱲᱟᱝ ᱤᱫᱤ ᱠᱟᱛᱮ ᱜᱮ ᱢᱮᱱᱚᱜ ᱟᱠᱚ ᱦᱮᱸ ᱪᱮ ᱨᱟᱦᱟ ᱟᱲᱟᱝ ᱤᱫᱤ ᱠᱟᱛᱮ ᱜᱮᱵᱚᱱ ᱢᱮᱱ ᱠᱚᱣᱟ ᱦᱟᱸᱜ ᱛᱟᱨᱯᱚᱨᱮ ᱡᱟᱦᱟᱸᱧ ᱞᱟᱹᱭᱟᱜ ᱯᱮᱭᱟ ᱱᱩᱠᱩᱣᱟᱜ ᱦᱟᱸᱜ ᱨᱩᱞᱥ ᱢᱮᱱᱟᱜᱼᱟ ᱛᱳ ᱱᱮᱠᱥᱴ ᱵᱷᱤᱰᱤᱭᱳ ᱨᱮᱫᱚ ᱯᱩᱨᱟᱹ ᱡᱚᱛᱚ ᱜᱮ ᱱᱟᱦᱟᱜ ᱵᱩᱡᱷᱟᱹᱣ ᱯᱮᱭᱟ ᱟᱲᱟᱝ ᱪᱮᱫ ᱞᱮᱠᱟ ᱠᱚ ᱦᱟᱹᱴᱤᱧ ᱟᱠᱟᱱᱟ ᱛᱚ ᱮᱛᱚᱦᱚᱵ ᱟᱯᱮ ᱱᱩᱠᱩ ᱨᱟᱦᱟ ᱟᱲᱟᱝ ᱱᱩᱠᱩ ᱵᱟᱰᱟᱭ ᱠᱮᱫ ᱠᱚᱣᱟᱯᱮ ᱚᱱᱟᱧ ᱞᱟᱹᱭ ᱟᱯᱮᱭᱟ ᱱᱟᱦᱟᱜ ᱟᱨᱚ ᱟᱲᱟᱝ ᱛᱤᱱᱟᱹᱜ ᱴᱤ ᱠᱚ ᱦᱟᱹᱴᱤᱧ ᱟᱠᱟᱱ ᱜᱮᱭᱟ ᱚᱱᱟ ᱠᱚᱧ ᱞᱟᱹᱭ ᱟᱯᱮ ᱜᱮᱭᱟ ᱱᱟᱦᱟᱜ ᱛᱚ ᱟᱯᱮ ᱛᱮᱦᱮᱧ ᱱᱚᱣᱟ ᱠᱞᱤᱭᱟᱨᱚᱜ ᱯᱮ ᱛᱟᱵᱚᱱ ᱟᱨ ᱟᱯᱮ ᱦᱟᱱᱟ ᱤᱝᱞᱤᱥ ᱴᱨᱤᱠ ᱛᱮ ᱡᱟᱦᱟᱸ ᱯᱮ ᱚᱱᱟ ᱵᱷᱤᱰᱤᱭᱳ ᱢᱟ ᱱᱤᱛᱚᱜ ᱢᱟ ᱰᱤᱞᱤᱴ ᱮᱱᱟ ᱱᱟᱦᱟᱜ ᱚᱱᱟ ᱫᱚᱧ ᱰᱤᱞᱤᱴ ᱟᱠᱟᱫ ᱜᱮᱭᱟ ᱚᱱᱟ ᱤᱭᱟᱹ ᱛᱮᱫ ᱫᱚ ᱵᱷᱤᱰᱤᱭᱳ ᱛᱮᱫ ᱫᱚ ᱛᱚ ᱟᱯᱮ ᱚᱱᱟ ᱵᱟᱯᱮ ᱧᱟᱢ ᱫᱟᱲᱮᱭᱟᱜ ᱜᱮᱭᱟ ᱱᱟᱦᱟᱜ ᱛᱚ ᱟᱯᱮ ᱤᱧ ᱚᱱᱟ ᱦᱚᱧ ᱞᱟᱹᱭ ᱟᱯᱮ ᱜᱮᱭᱟ ᱟᱨ ᱫᱩᱥᱨᱟᱹ ᱱᱟᱦᱟᱜ ᱤᱧ ᱞᱟᱹᱭ ᱟᱯᱮᱭᱟ ᱡᱟᱛᱮ ᱵᱟᱲᱮ ᱤᱧ ᱠᱞᱤᱭᱟᱨ ᱮᱱᱟᱹᱧ ᱱᱟᱦᱟᱜ ᱱᱤᱛᱚᱜ ᱛᱚ ᱚᱱᱟ ᱴᱨᱤᱠ ᱤᱧ ᱞᱟᱹᱭ ᱟᱯᱮ ᱜᱮᱭᱟ ᱱᱟᱦᱟᱜ ᱦᱮᱸ ᱪᱮ ᱛᱟᱦᱚᱞᱮ ᱟᱯᱮ ᱡᱟᱦᱟᱸᱭ ᱠᱚ ᱚᱱᱟ ᱴᱨᱤᱠ ᱯᱮ ᱵᱟᱰᱟᱭ ᱟᱠᱟᱫ ᱢᱟᱲᱟᱝ ᱛᱮ ᱯᱮ ᱧᱮᱞ ᱟᱠᱟᱫ ᱚᱱᱟ ᱵᱷᱤᱰᱤᱭᱳ ᱛᱚ ᱟᱯᱮ ᱱᱤᱛᱚᱜ ᱠᱷᱟᱹᱞᱤ ᱱᱚᱣᱟ ᱵᱟᱰᱟᱭ ᱠᱟᱜ ᱯᱮ ᱠᱷᱟᱹᱞᱤ ᱱᱤᱭᱟᱹ ᱯᱮ ᱵᱟᱰᱟᱭ ᱠᱮᱫ ᱠᱷᱟᱱ ᱤᱧ ᱦᱟᱱᱛᱮ ᱱᱟᱜ ᱯᱷᱚᱴᱟᱯᱷᱚᱴᱤᱧ ᱞᱟᱹᱭ ᱟᱯᱮᱭᱟ ᱫᱷᱚᱲᱟ ᱫᱷᱚᱲᱤᱧ ᱞᱟᱹᱭ ᱟᱯᱮᱭᱟ ᱟᱯᱮ ᱥᱟᱸᱜᱮ ᱥᱟᱝ ᱯᱮ ᱠᱞᱤᱭᱟᱨ ᱤᱫᱤᱜᱼᱟ ᱦᱮᱞᱟ ᱛᱟᱦᱚᱞᱮ ᱛᱮᱦᱮᱧᱟᱜ ᱵᱷᱤᱰᱤᱭᱳ ᱫᱚ ᱱᱟᱦᱟᱜ ᱱᱤᱝᱠᱟ ᱫᱷᱟᱨᱟ ᱜᱮ ᱟᱯᱮ ᱱᱚᱣᱟ ᱯᱮ ᱧᱮᱞ ᱠᱮᱜᱼᱟ ᱛᱮᱦᱮᱧ ᱛᱚ ᱜᱟᱯᱟ ᱱᱟᱦᱟᱜ ᱥᱮᱴᱤᱝ ᱞᱮᱠᱷᱟᱱ ᱱᱟᱦᱟᱜ ᱤᱧ ᱱᱚᱣᱟ ᱦᱳᱣᱟᱭᱤᱴ ᱵᱳᱨᱰ ᱱᱟᱦᱟᱜ ᱛᱮᱦᱮᱧ ᱵᱟᱝ ᱜᱟᱱᱚᱜ ᱠᱟᱱᱟ ᱡᱮᱦᱮᱛᱩ ᱱᱚᱰᱮ ᱚᱛ ᱨᱮᱜᱮᱧ ᱫᱚᱦᱚ ᱠᱟᱜ ᱤᱧ ᱫᱩᱲᱩᱵ ᱟᱠᱟᱱᱟᱹᱧ ᱚᱛ ᱨᱤᱧ ᱫᱚᱦᱚ ᱠᱟᱜᱼᱟ ᱛᱚ ᱵᱟᱝ ᱜᱟᱱ ᱴᱷᱤᱠᱚᱜ ᱠᱟᱱᱟ ᱛᱚ ᱜᱟᱯᱟ ᱢᱮᱭᱟᱝ ᱱᱟᱦᱟᱜ ᱤᱧ ᱥᱮᱴᱤᱝ ᱞᱮᱠᱷᱟᱱ ᱱᱟᱦᱟᱜ ᱱᱚᱣᱟ ᱦᱳᱣᱟᱭᱤᱴ ᱵᱳᱨᱰ ᱫᱮᱱ ᱟᱯᱮ ᱱᱟᱦᱟᱜ ᱵᱮᱥ ᱴᱷᱤᱠᱤᱧ ᱠᱞᱤᱭᱟᱨ ᱯᱮᱭᱟ ᱛᱟᱦᱚᱞᱮ ᱛᱮᱦᱮᱧᱟᱜ ᱵᱷᱤᱰᱤᱭᱳ ᱫᱚ ᱤᱱᱠᱟᱹ ᱫᱷᱟᱨᱟ ᱜᱮ ᱟᱨ ᱛᱟᱦᱮᱱ ᱠᱟᱹᱱᱟᱹᱧ ᱡᱚᱦᱟᱨ